ᱧᱮᱧᱮᱞᱤᱭᱟᱹ ᱠᱚᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱪᱮᱫᱟᱜ ᱥᱮ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱦᱤᱨᱠᱷᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱚᱞ ᱛᱟᱵᱚᱱ ᱯᱮ ᱟᱨ ᱤᱧ ᱫᱤᱱᱟᱹᱢ ᱜᱤᱧ ᱞᱟᱹᱭ ᱛᱟᱵᱚᱱᱟ ᱠᱩᱫᱩᱢ ᱛᱮᱫ ᱵᱚᱱ ᱠᱩᱥᱤᱭᱟᱫ ᱠᱷᱟᱱ ᱞᱟᱭᱤᱠ ᱟᱛᱟᱵᱚᱱ ᱯᱮ ᱞᱟᱭᱤᱠ ᱟᱛᱟᱵᱚᱱ ᱯᱮ ᱞᱟᱭᱤᱠ ᱟᱛᱟᱵᱚᱱ ᱯᱮ ᱢᱮᱱᱠᱷᱟᱱ ᱞᱟᱭᱤᱠ ᱜᱮ ᱵᱟᱝ ᱯᱮ ᱞᱟᱭᱤᱠ ᱟ ᱠᱟᱨᱚᱱ ᱫᱚ ᱪᱮᱫ ᱢᱟᱥᱮ ᱛᱮᱦᱮᱧ ᱫᱚ ᱞᱟᱭᱤᱠ ᱞᱮᱜᱟᱣ ᱟᱛᱟᱵᱚᱱ ᱯᱮ ᱧᱮᱞ ᱞᱮᱜᱮ ᱵᱚᱱ ᱵᱷᱟᱞᱟ ᱪᱤᱠᱟᱹᱜᱼᱟ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ ᱠᱩᱫᱩᱢ ᱨᱮ ᱠᱩᱬᱤᱫ ᱠᱩᱬᱤᱫ ᱪᱮᱛᱟᱱ ᱨᱮᱢᱟ ᱯᱚᱴᱚᱢ ᱛᱟᱦᱮᱸᱱ ᱦᱮᱸᱫᱮ ᱦᱮᱸᱫᱮ ᱡᱤᱱᱤᱥ ᱛᱮ᱾ ᱯᱷᱟᱸᱠ ᱠᱟᱛᱮᱢ ᱧᱮᱞ ᱞᱮᱠᱷᱟᱱ ᱵᱷᱤᱛᱤᱨ ᱥᱮᱡ ᱢᱟ ᱟᱨᱟᱜ ᱜᱮ᱾ ᱠᱟᱹᱴᱩᱵ ᱛᱮᱭᱮᱢ ᱜᱩᱛᱩ ᱞᱮᱠᱷᱟᱱ ᱵᱩᱡᱷᱟᱹᱜᱼᱟ ᱛᱚ ᱞᱮᱸᱡᱮᱨ ᱜᱮ᱾ ᱟᱨ ᱢᱤᱫ ᱫᱷᱟᱣ᱾ ᱪᱮᱛᱟᱱ ᱨᱮᱢᱟ ᱯᱚᱴᱚᱢ ᱛᱟᱦᱮᱸᱱ ᱦᱮᱸᱫᱮ ᱦᱮᱸᱫᱮ ᱡᱤᱱᱤᱥ ᱛᱮ᱾ ᱯᱷᱟᱸᱠ ᱠᱟᱛᱮᱢ ᱧᱮᱞ ᱞᱮᱠᱷᱟᱱ ᱵᱷᱤᱛᱤᱨ ᱥᱮᱡ ᱢᱟ ᱟᱨᱟᱜ ᱜᱮ᱾ ᱠᱟᱹᱴᱩᱵ ᱛᱮᱭᱮᱢ ᱜᱩᱛᱩ ᱞᱮᱠᱷᱟᱱ ᱵᱩᱡᱷᱟᱹᱜᱼᱟ ᱛᱚ ᱞᱮᱸᱡᱮᱨ ᱜᱮ᱾ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ? ᱟᱨ ᱡᱩᱫᱤ ᱛᱮᱞᱟ ᱛᱮᱫ ᱫᱤᱥᱟᱹ ᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱮᱧ ᱞᱟᱹᱭᱟᱫ ᱛᱟᱵᱚᱱᱟ᱾ ᱛᱚᱵᱮ ᱛᱮᱞᱟ ᱞᱟᱹᱭ ᱢᱟᱲᱟᱝ ᱨᱮᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱽᱥᱠᱨᱟᱭᱤᱵᱽ ᱠᱟᱫ ᱛᱟᱵᱚᱱᱟ ᱛᱟᱦᱚᱞᱮ ᱥᱟᱵᱽᱥᱠᱨᱟᱭᱤᱵᱽ ᱠᱟᱛᱟᱵᱚᱱ ᱯᱮ᱾ ᱪᱮᱫᱟᱜ ᱥᱮ ᱤᱧ ᱯᱨᱟᱭ ᱜᱮ ᱱᱚᱝᱠᱟᱱ ᱠᱩᱫᱩᱢᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ᱾ ᱢᱟ ᱛᱟᱦᱞᱮ ᱚᱱᱟ ᱞᱟᱛᱟᱨ ᱨᱮ ᱡᱟᱦᱟᱸ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟᱣ ᱛᱟᱵᱚᱱ ᱯᱮ ᱮᱸᱰᱮᱠᱷᱟᱱ ᱤᱧ ᱡᱚᱠᱷᱚᱱ ᱜᱮ ᱱᱟᱣᱟ ᱵᱷᱤᱰᱤᱭᱳ ᱥᱮ ᱠᱩᱫᱩᱢ ᱤᱧ ᱟᱯᱞᱳᱰᱟ ᱩᱱ ᱟᱯᱮ ᱴᱷᱮᱱ ᱱᱳᱴᱤᱯᱷᱤᱠᱮᱥᱚᱱ ᱪᱟᱞᱟᱜᱼᱟ᱾ ᱦᱤᱸᱥ ᱛᱮᱫ ᱫᱚ ᱦᱩᱭᱩᱜ ᱠᱟᱱᱟ ᱱᱚᱣᱟ ᱫᱚ ᱢᱤᱫ ᱞᱮᱠᱟᱱ ᱡᱚ ᱵᱤᱞᱤ ᱠᱟᱱᱟ ᱚᱱᱟ ᱨᱮᱭᱟᱜ ᱪᱮᱛᱟᱱ ᱦᱟᱨᱛᱟ ᱫᱚ ᱦᱮᱸᱫᱮ ᱜᱮᱭᱟ ᱟᱨ ᱚᱱᱟ ᱨᱮᱭᱟᱜ ᱪᱮᱛᱟᱱ ᱦᱟᱨᱛᱟ ᱛᱮᱫ ᱪᱤᱨᱟᱹ ᱠᱟᱛᱮᱢ ᱧᱮᱞ ᱞᱮᱠᱷᱟᱱ ᱵᱷᱤᱛᱤᱨ ᱥᱮᱡ ᱫᱚ ᱟᱨᱟᱜ ᱜᱮᱭᱟ᱾ ᱟᱨ ᱠᱟᱹᱴᱩᱵ ᱛᱮ ᱜᱩᱛᱩ ᱠᱟᱛᱮᱢ ᱧᱮᱞ ᱞᱮᱠᱷᱟᱱ ᱥᱤᱵᱤᱞ ᱥᱚ ᱢᱮᱥᱟ ᱞᱮᱸᱡᱮᱨ ᱜᱮ ᱵᱩᱡᱷᱟᱹᱜᱼᱟ᱾ ᱛᱟᱦᱞᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱦᱳᱭ ᱛᱟᱞᱤ ᱵᱤᱞᱤ᱾ ᱱᱚᱣᱟ ᱨᱮᱭᱟᱜ ᱛᱮᱞᱟ ᱫᱚ ᱛᱟᱞᱤ ᱵᱤᱞᱤ᱾ ᱢᱟ ᱛᱟᱦᱞᱮ ᱱᱚᱣᱟ ᱠᱩᱫᱩᱢ ᱛᱮᱫ ᱵᱚᱱ ᱠᱩᱥᱤᱭᱟᱫ ᱠᱷᱟᱱ ᱞᱟᱭᱤᱠ ᱟᱨ ᱜᱟᱛᱮ ᱠᱚ ᱴᱷᱮᱱ ᱥᱮᱭᱟᱨ ᱫᱚ ᱟᱞᱚ ᱵᱚᱱ ᱦᱤᱲᱤᱧ ᱢᱟ᱾ ᱡᱷᱟᱨᱠᱷᱚᱸᱰ ᱫᱤᱥᱚᱢ ᱢᱟᱞᱚᱛ ᱠᱩᱲᱤ ᱟᱱᱰᱨᱟᱣ ᱢᱮᱴᱨᱤᱠ᱾